ᱥᱟᱱᱟᱢ ᱠᱚᱣᱟᱜ ᱥᱟᱹᱜᱩᱱ ᱫᱟᱨᱟᱢ ᱢᱮᱱᱟᱜᱼᱟ ᱟᱹᱫᱤᱵᱟᱹᱥᱤ ᱟᱣᱟᱡᱽ ᱨᱮ ᱛᱮᱦᱮᱧ ᱫᱚᱵᱚᱱ ᱦᱮᱡ ᱟᱠᱟᱱᱟ ᱥᱟᱨᱟᱭᱠᱮᱞᱟ ᱡᱮᱞᱟ ᱨᱮᱱᱟᱜ ᱤᱪᱟᱜᱚᱲ ᱯᱚᱨᱠᱷᱚᱸᱰ ᱯᱟᱛᱠᱩᱢ ᱫᱤᱥᱚᱢ ᱟᱨ ᱱᱚᱰᱮ ᱢᱤᱫ ᱢᱤᱫᱩᱱ ᱦᱩᱭᱱᱟ ᱡᱟᱦᱟᱸ ᱫᱚ ᱢᱤᱴᱤᱝ ᱦᱩᱭᱱᱟ ᱟᱨ ᱱᱚᱰᱮ ᱢᱤᱫ ᱯᱟᱨᱜᱟᱱᱟ ᱪᱚᱭᱮᱱ ᱦᱩᱭᱱᱟ ᱡᱟᱦᱟᱸ ᱫᱚ ᱦᱟᱯ ᱯᱟᱨᱜᱟᱱᱟ ᱢᱮᱱᱛᱮ ᱪᱚᱭᱮᱱ ᱦᱩᱭᱱᱟ ᱟᱨ ᱡᱮ ᱯᱟᱛᱠᱩᱢ ᱫᱤᱥᱚᱢ ᱨᱮᱱᱟᱜ ᱪᱟᱢᱫᱟ ᱯᱤᱲ ᱨᱤᱡ ᱡᱟᱦᱟᱸᱭ ᱦᱟᱯ ᱯᱟᱨᱜᱟᱱᱟ ᱛᱟᱦᱮᱸ ᱠᱟᱱᱟᱭ ᱯᱟᱹᱦᱤᱞ ᱛᱮ ᱡᱟᱦᱟᱸ ᱫᱚ ᱪᱟᱞᱤᱥ ᱯᱟᱪᱟᱥ ᱥᱟᱞ ᱞᱟᱦᱟᱛᱮ ᱩᱱᱤ ᱫᱚ ᱵᱚᱸᱜᱟ ᱛᱟᱞᱟ ᱟᱠᱟᱱ ᱛᱟᱭᱚᱢ ᱩᱱᱤᱭᱟᱜ ᱡᱟᱦᱟᱸ ᱯᱚᱫᱽ ᱠᱟᱱᱟ ᱚᱱᱟ ᱫᱚ ᱠᱷᱟᱹᱞᱤ ᱜᱮ ᱛᱟᱦᱮᱸ ᱠᱟᱱᱟ ᱟᱫᱚ ᱠᱷᱟᱹᱞᱤ ᱜᱮ ᱛᱟᱦᱮᱸ ᱠᱟᱱ ᱠᱷᱟᱹᱛᱤᱨ ᱛᱮ ᱛᱮᱦᱮᱧ ᱚᱸᱰᱮ ᱢᱤᱫ ᱡᱟᱦᱟᱸ ᱯᱟᱨᱜᱟᱱᱟᱭ ᱪᱚᱭᱮᱱ ᱦᱩᱭᱮᱱᱟ ᱟᱨ ᱩᱱᱤ ᱱᱟᱣᱟ ᱯᱟᱨᱜᱟᱱᱟᱭ ᱪᱚᱭᱮᱱ ᱦᱩᱭᱮᱱᱟ ᱟᱫᱚ ᱩᱱᱤ ᱡᱟᱦᱟᱸᱭ ᱯᱟᱹᱦᱤᱞ ᱯᱟᱨᱜᱟᱱᱟᱭ ᱛᱟᱦᱮᱸ ᱠᱟᱱᱟᱭ ᱩᱱᱤ ᱫᱚᱭ ᱵᱚᱸᱜᱟ ᱛᱟᱞᱟ ᱟᱠᱟᱱᱟ ᱟᱫᱚ ᱫᱮᱞᱟ ᱵᱚᱱ ᱟᱸᱡᱚᱢᱟ ᱱᱟᱣᱟ ᱯᱟᱨᱜᱟᱱᱟ ᱦᱟᱸᱜ ᱪᱮᱫ ᱨᱟᱭ ᱢᱮᱱᱟᱜᱼᱟ ᱛᱚ ᱪᱚᱞᱚ ᱱᱤᱛ ᱫᱚ ᱟᱵᱚ ᱠᱚ ᱥᱟᱢᱟᱝ ᱨᱮ ᱦᱮᱱᱟᱭᱟ ᱪᱟᱢᱫᱟ ᱯᱤᱲ ᱦᱟᱯ ᱯᱟᱨᱜᱟᱱᱟ ᱡᱟᱦᱟᱸᱭ ᱫᱚ ᱱᱟᱣᱟ ᱵᱮᱱᱟᱣ ᱟᱠᱟᱱᱟᱭ ᱱᱟᱦᱟᱜ ᱟᱫᱚ ᱩᱱᱤᱭᱟᱜ ᱜᱮ ᱩᱯᱨᱩᱢ ᱟᱡ ᱴᱷᱮᱡ ᱠᱷᱚᱱᱟᱜ ᱜᱮᱵᱚᱱ ᱟᱸᱡᱚᱢᱟ ᱥᱟᱱᱟᱢ ᱠᱚ ᱡᱚᱦᱟᱨ ᱟᱞᱮᱭᱟᱜ ᱧᱩᱛᱩᱢ ᱫᱚ ᱥᱤᱞᱩ ᱥᱟᱨᱱᱟ ᱴᱩᱰᱩ ᱟᱹᱛᱩ ᱠᱟᱨᱞᱟ ᱵᱮᱲᱟ ᱟᱪᱪᱷᱟ ᱟᱹᱵᱤᱱ ᱢᱟ ᱦᱟᱸᱜ ᱩᱱᱟᱹᱜ ᱢᱟᱨᱟᱝ ᱵᱷᱟᱨ ᱠᱚ ᱮᱢ ᱠᱟᱜ ᱵᱤᱱᱟ ᱦᱟᱸᱜ ᱢᱟᱹᱡᱷᱤ ᱠᱚᱛᱮ ᱥᱮ ᱢᱟᱹᱡᱷᱤ ᱦᱚᱯᱚᱱ ᱠᱚᱛᱮ ᱟᱫᱚ ᱟᱹᱵᱤᱱᱟᱜ ᱢᱟᱱᱮ ᱠᱟᱹᱢᱤ ᱦᱟᱸᱜ ᱡᱟᱦᱟᱸ ᱠᱟᱱᱟ ᱦᱟᱯ ᱯᱟᱨᱜᱟᱱᱟ ᱨᱮᱱᱟᱜ ᱠᱤᱪᱷᱩ ᱵᱤᱱ ᱞᱟᱹᱭ ᱥᱚᱫᱚᱨ ᱠᱮᱭᱟ ᱢᱟᱱᱮ ᱪᱮᱫ ᱪᱮᱫ ᱠᱚ ᱚᱱᱠᱟᱱ ᱯᱟᱨᱜᱟᱱᱟ ᱠᱚ ᱠᱟᱹᱢᱤᱭᱟ ᱚᱱᱠᱟᱱ ᱠᱟᱹᱢᱤ ᱠᱚᱵᱤᱱ ᱞᱟᱹᱭ ᱠᱮᱭᱟ ᱦᱩᱱᱟᱹᱝ ᱟᱫᱚ ᱟᱹᱞᱤᱧ ᱛᱮᱦᱮᱧ ᱮᱠᱟᱣᱩᱱᱴ ᱢᱚᱡᱟ ᱨᱮᱱ ᱥᱮ ᱮᱠᱟᱣᱩᱱᱴ ᱟᱹᱛᱩ ᱨᱤᱱᱤᱡ ᱢᱟᱹᱡᱷᱤ ᱵᱟᱵᱟ ᱠᱚ ᱟᱹᱞᱤᱧ ᱠᱚ ᱥᱚᱨᱵᱚ ᱥᱚᱢᱤᱛᱤ ᱛᱮᱠᱚ ᱧᱩᱢ ᱦᱟᱞᱟᱝ ᱠᱮᱫ ᱞᱤᱧᱟᱹ ᱥᱮ ᱧᱩᱢ ᱠᱮᱫ ᱞᱤᱧᱟᱹ ᱟᱨ ᱟᱹᱞᱤᱧᱟᱜ ᱠᱟᱹᱢᱤ ᱫᱚ ᱱᱚᱣᱟ ᱮᱠᱟᱣᱩᱱᱴ ᱢᱟᱹᱡᱷᱤ ᱥᱮ ᱮᱠᱟᱣᱩᱱᱴ ᱟᱹᱛᱩ ᱨᱤᱱᱤᱡ ᱢᱟᱹᱡᱷᱤ ᱵᱟᱵᱟ ᱠᱚᱣᱟᱜ ᱡᱟᱦᱟᱸ ᱜᱮ ᱫᱩᱠ ᱥᱟᱶᱛᱮ ᱥᱩᱠ ᱪᱤᱠᱟᱹᱛᱮ ᱦᱤᱡᱩᱜᱼᱟ ᱱᱚᱣᱟ ᱠᱚ ᱟᱹᱞᱤᱧ ᱫᱤᱥ ᱦᱩᱫᱤᱥ ᱫᱤᱥ ᱦᱩᱫᱤᱥ ᱥᱟᱶᱛᱮ ᱚᱱᱟ ᱫᱩᱯᱲᱩᱵ ᱠᱟᱛᱮᱫ ᱚᱱᱟ ᱡᱟᱦᱟᱸ ᱛᱮ ᱟᱵᱚ ᱢᱟᱱᱮ ᱥᱚᱢᱟᱡᱽ ᱨᱮ ᱱᱟᱯᱟᱭ ᱨᱮᱵᱚ ᱛᱟᱦᱮᱱᱟ ᱚᱱᱠᱟᱱᱟᱜ ᱠᱟᱹᱢᱤ ᱠᱚ ᱢᱟᱱᱮ ᱛᱚᱨᱟᱣ ᱦᱩᱭᱩᱜᱼᱟ ᱟᱨ ᱱᱚᱝᱠᱟ ᱢᱟ ᱟᱵᱚ ᱨᱮᱱ ᱢᱟᱹᱡᱷᱤ ᱠᱚ ᱢᱮᱱᱟᱜ ᱠᱚᱜᱮᱭᱟ ᱟᱹᱛᱩ ᱨᱮ ᱟᱠᱚᱣᱟᱜ ᱡᱟᱦᱟᱸ ᱥᱚᱢᱚᱥᱥᱟ ᱦᱩᱭᱩᱜ ᱠᱟᱱᱟ ᱚᱱᱟ ᱠᱚ ᱢᱟᱹᱡᱷᱤ ᱠᱚ ᱟᱠᱚ ᱱᱤᱡᱮ ᱛᱮᱠᱚ ᱟᱠᱚ ᱠᱚ ᱠᱟᱹᱢᱤ ᱛᱚᱨᱟᱣᱮᱫᱼᱟ ᱛᱚᱵᱮ ᱟᱹᱞᱤᱧᱟᱜ ᱫᱚ ᱱᱚᱣᱟ ᱠᱟᱱᱟ ᱡᱮ ᱪᱟᱢᱰᱟ ᱯᱤᱲ ᱯᱟᱨᱜᱟᱱᱟ ᱥᱟᱶᱛᱮ ᱱᱚᱣᱟ ᱯᱚᱲᱚᱥ ᱨᱤᱱᱤᱡ ᱡᱟᱦᱟᱸ ᱛᱤᱱᱟᱹᱜ ᱜᱮ ᱟᱨᱚ ᱯᱩᱱᱭᱟᱹ ᱜᱚᱴᱟᱝ ᱯᱚᱲᱚᱥ ᱥᱮ ᱯᱚᱲᱚᱥ ᱨᱤᱱᱤᱡ ᱥᱮ ᱯᱤᱲᱦᱤ ᱦᱟᱯ ᱯᱟᱨᱜᱟᱱᱟ ᱵᱟᱵᱟ ᱛᱟᱠᱚ ᱢᱮᱱᱟᱜ ᱠᱚᱣᱟ ᱱᱩᱠᱩ ᱥᱟᱶᱛᱮ ᱟᱹᱞᱤᱧᱟᱜ ᱢᱟᱱᱮ ᱫᱩᱲᱩᱵ ᱛᱤᱸᱜᱩ ᱦᱩᱭᱩᱜᱼᱟ ᱟᱨ ᱱᱚᱣᱟ ᱯᱟᱛᱠᱩᱢ ᱫᱤᱥᱚᱢ ᱨᱮ ᱡᱟᱦᱟᱸ ᱜᱮ ᱢᱟᱱᱮ ᱮᱴᱠᱮᱴᱚᱬᱮ ᱥᱟᱶᱛᱟ ᱠᱚᱣᱟᱜ ᱪᱮᱛᱟᱱ ᱨᱮ ᱦᱩᱭᱩᱜᱼᱟ ᱚᱱᱟ ᱠᱚ ᱫᱤᱥᱚᱢ ᱯᱟᱨᱜᱟᱱᱟ ᱵᱟᱵᱟ ᱥᱟᱶ ᱫᱩᱲᱩᱵ ᱠᱟᱛᱮᱫ ᱚᱱᱟ ᱵᱤᱪᱟᱨ ᱨᱮᱱᱟᱜ ᱠᱩᱨᱩᱢᱩᱴᱩ ᱟᱹᱞᱤᱧ ᱪᱚᱞᱚ ᱟᱹᱰᱤ ᱟᱹᱰᱤ ᱥᱟᱨᱦᱟᱣ ᱟᱵᱚ ᱠᱚ ᱥᱟᱢᱟᱝ ᱨᱮ ᱢᱮᱱᱟᱜ ᱠᱚᱣᱟ ᱠᱤᱪᱷᱩ ᱜᱟᱱ ᱯᱟᱞᱮ ᱠᱷᱟᱱ ᱢᱟᱹᱡᱷᱤ ᱦᱚᱯᱚᱱ ᱠᱚ ᱠᱟᱱᱟ ᱠᱚ ᱥᱮ ᱢᱟᱹᱡᱷᱤ ᱵᱟᱵᱟ ᱟᱹᱵᱤᱱᱟᱜ ᱩᱯᱨᱩᱢ ᱵᱤᱱ ᱞᱟᱹᱭ ᱠᱮᱭᱟ ᱚᱱᱟ ᱠᱟᱹᱡ ᱟᱹᱞᱤᱧ ᱫᱚ ᱜᱳᱨᱟᱝ ᱠᱚᱪᱟ ᱨᱤᱱᱤᱡ ᱢᱟᱹᱡᱷᱤ ᱦᱚᱯᱚᱱ ᱟᱨ ᱟᱹᱞᱤᱧᱟᱜ ᱧᱩᱛᱩᱢ ᱫᱚ ᱦᱩᱭᱩᱜ ᱠᱟᱱᱟ ᱠᱨᱤᱥᱱᱚ ᱪᱚᱱᱫᱨᱚ ᱵᱮᱥᱨᱟ ᱟᱨ ᱱᱚᱣᱟ ᱟᱹᱰᱤ ᱠᱩᱥᱤ ᱞᱤᱧ ᱵᱩᱡᱷᱟᱹᱣᱮᱫᱟ ᱡᱟᱦᱟᱸ ᱫᱚ ᱥᱤᱞᱩ ᱜᱚᱢᱠᱮ ᱛᱟᱹᱠᱤᱱ ᱛᱮᱦᱮᱧ ᱦᱟᱯ ᱯᱟᱨᱜᱟᱱᱟ ᱵᱟ ᱯᱤᱲ ᱯᱟᱨᱜᱟᱱᱟ ᱞᱮ ᱵᱟᱪᱷᱟᱣ ᱠᱮᱫᱮᱭᱟ ᱪᱤᱠᱟᱹ ᱥᱮ ᱱᱚᱣᱟ ᱟᱹᱰᱤ ᱫᱤᱱ ᱠᱷᱚᱱ ᱱᱚᱜᱼᱚ ᱱᱟ ᱟᱥ ᱨᱮᱞᱮ ᱛᱟᱦᱮᱸ ᱞᱮᱱᱟ ᱫᱩ ᱦᱟᱡᱟᱨ ᱢᱟᱱᱮ ᱵᱤᱥ ᱠᱷᱚᱱᱟᱜ ᱱᱚᱣᱟ ᱯᱨᱚᱭᱟᱥ ᱨᱮ ᱟᱹᱰᱤᱜᱟᱱ ᱢᱤᱴᱤᱝ ᱱᱚᱣᱟ ᱵᱟᱨᱮ ᱛᱮᱞᱮ ᱢᱤᱴᱤᱝ ᱞᱟᱜᱼᱟ ᱱᱚᱣᱟ ᱢᱟᱹᱡᱷᱤ ᱯᱟᱨᱜᱟᱱᱟ ᱢᱟᱦᱟᱞ ᱥᱟᱶᱛᱮ ᱟᱨ ᱯᱟᱨᱜᱟᱱᱟ ᱥᱟᱶ ᱛᱮᱦᱚᱸ ᱟᱹᱰᱤᱜᱟᱱ ᱞᱮ ᱵᱚᱭᱴᱷᱚᱠ ᱠᱮᱫᱟ ᱡᱮ ᱟᱞᱮ ᱱᱤᱡ ᱡᱟᱦᱟᱸ ᱱᱚᱣᱟ ᱛᱤᱥᱨᱟ ᱫᱷᱟᱯ ᱡᱟᱦᱟᱸ ᱫᱚᱞᱮ ᱵᱟᱲᱟᱭᱮ ᱠᱟᱱᱟ ᱦᱟᱯ ᱯᱟᱨᱜᱟᱱᱟ ᱢᱮᱱᱛᱮ ᱩᱱᱤ ᱱᱚᱣᱟ ᱴᱷᱮᱱ ᱜᱮᱯ ᱛᱟᱦᱮᱸ ᱞᱮᱱᱟᱭ ᱟᱨ ᱟᱹᱰᱤ ᱠᱩᱥᱤ ᱞᱤᱧ ᱵᱩᱡᱷᱟᱹᱣᱮᱫᱼᱟ ᱡᱮ ᱡᱟᱦᱟᱸ ᱫᱚ ᱛᱮᱦᱮᱧ ᱨᱮ ᱱᱩᱱᱟᱹᱜ ᱜᱟᱱ ᱢᱟᱹᱡᱷᱤ ᱥᱮᱴᱮᱨ ᱠᱟᱛᱮᱫ ᱮᱠᱟᱣᱱᱚᱴᱴᱤ ᱢᱟᱹᱡᱷᱤ ᱥᱮᱴᱮᱨ ᱠᱟᱛᱮᱫ ᱱᱩᱠᱩ ᱛᱮᱠᱚ ᱧᱩᱢ ᱠᱮᱫᱮᱭᱟ ᱚᱱᱟ ᱟᱹᱰᱤ ᱮᱠᱫᱚᱢ ᱵᱚᱦᱩᱫ ᱠᱩᱥᱤ ᱞᱤᱧ ᱵᱩᱡᱷᱟᱹᱣ ᱮᱫᱼᱟ ᱟᱨ ᱞᱤᱧ ᱥᱟᱨᱦᱟᱣ ᱠᱚᱣᱟ ᱩᱱᱟᱹᱜ ᱫᱤᱱ ᱠᱷᱚᱱ ᱡᱟᱦᱟᱸ ᱠᱟᱹᱢᱤᱭᱟᱹ ᱠᱚᱠᱚ ᱛᱟᱦᱮᱸ ᱞᱮᱱᱟ ᱱᱚᱣᱟ ᱠᱟᱹᱢᱤ ᱦᱚᱨᱟ ᱨᱮᱠᱚ ᱞᱟᱜᱟᱣ ᱞᱮᱱᱟ ᱞᱟᱹᱜᱤᱫ ᱞᱮᱱᱟ ᱠᱚ ᱩᱱᱠᱩ ᱟᱹᱰᱤ ᱟᱹᱰᱤ ᱥᱟᱨᱦᱟᱣ ᱞᱤᱧ ᱮᱢᱟ ᱠᱚᱣᱟ ᱡᱟᱦᱟᱸ ᱫᱚ ᱱᱚᱣᱟ ᱠᱟᱹᱢᱤ ᱡᱚᱵᱽ ᱛᱚᱠ ᱵᱟᱠᱚ ᱦᱟᱹᱥᱤᱞ ᱞᱟᱜᱼᱟ ᱵᱟᱠᱷᱟᱱ ᱵᱟᱠᱚ ᱯᱤᱪᱷᱩᱣᱟᱹ ᱞᱮᱱᱟ ᱛᱳ ᱚᱱᱟ ᱛᱮᱞᱤᱧ ᱵᱟᱲᱟᱭᱟ ᱡᱟᱦᱟᱸ ᱠᱟᱹᱢᱤ ᱨᱮᱵᱤᱱ ᱟᱬᱜᱚᱱᱟ ᱞᱟᱜᱟᱣ ᱠᱚᱜ ᱵᱤᱱ ᱢᱤᱫ ᱫᱤᱱ ᱵᱟᱝ ᱢᱤᱫ ᱫᱤᱱ ᱥᱚᱯᱷᱚᱞ ᱦᱩᱭᱩᱜᱼᱟ ᱪᱚᱞᱚ ᱟᱹᱰᱤ ᱟᱹᱰᱤ ᱥᱟᱨᱦᱟᱣ ᱟᱨ ᱱᱚᱛᱮ ᱠᱮᱢᱮᱨᱟ ᱢᱮᱱ ᱟᱹᱪᱩᱨ ᱟᱹᱵᱤᱱ ᱟᱹᱵᱤᱱᱟᱜ ᱩᱯᱨᱩᱢ ᱞᱟᱹᱭ ᱠᱮᱭᱟ ᱦᱩᱱᱟᱹᱝ ᱟᱹᱞᱤᱧᱟᱜ ᱧᱩᱛᱩᱢ ᱫᱚ ᱚᱵᱤᱨᱟᱢ ᱦᱮᱢᱵᱨᱚᱢ ᱟᱛᱳ ᱢᱟᱹᱡᱷᱤ ᱛᱟᱶᱟᱨᱤ ᱟᱪᱪᱷᱟ ᱱᱚᱰᱮ ᱱᱤᱛᱚᱜ ᱡᱟᱦᱟᱸ ᱞᱮᱠᱟ ᱦᱟᱯ ᱯᱟᱨᱠ ᱱᱟᱦᱟᱜ ᱵᱮᱱᱟᱣ ᱠᱟᱱᱟ ᱟᱫᱚ ᱛᱤᱱᱟᱹᱜ ᱱᱚᱣᱟ ᱨᱮ ᱥᱚᱦᱚᱢᱚᱛᱤ ᱢᱮᱱᱟᱜ ᱵᱤᱱᱟ ᱛᱤᱱᱟᱹᱜ ᱨᱟᱹᱥᱠᱟᱹ ᱵᱤᱱ ᱵᱩᱡᱷᱟᱹᱣᱮᱫᱼᱟ ᱪᱮᱫ ᱞᱮᱠᱟ ᱟᱹᱞᱤᱧᱟᱜ ᱟᱹᱰᱤ ᱟᱹᱰᱤ ᱢᱤᱫᱴᱟᱝ ᱢᱟᱨᱟᱝ ᱠᱟᱹᱢᱤ ᱦᱩᱭᱮᱱᱟ ᱪᱮᱫᱟᱜ ᱥᱮ ᱛᱮᱦᱮᱧ ᱦᱟᱯ ᱯᱟᱨᱜᱟᱱᱟ ᱱᱚᱣᱟ ᱪᱟᱢᱫᱟᱯᱩᱨᱤ ᱦᱟᱯ ᱠᱟᱱᱟ ᱟᱞᱮ ᱫᱚ ᱵᱟᱞᱮ ᱵᱟᱲᱟᱭ ᱠᱟᱱ ᱛᱟᱦᱮᱱᱟ ᱡᱮ ᱱᱚᱣᱟ ᱯᱤᱲ ᱨᱮᱦᱚᱸ ᱯᱟᱨᱜᱟᱱᱟ ᱠᱚ ᱛᱟᱦᱮᱸ ᱞᱮᱱᱟ ᱦᱟᱯ ᱯᱟᱨᱜᱟᱱᱟ ᱛᱚ ᱡᱟᱭᱦᱳᱠ ᱱᱚᱣᱟᱴᱟᱜ ᱧᱟᱢ ᱠᱟᱛᱮᱫ ᱵᱟᱲᱟᱭ ᱦᱩᱭ ᱞᱮᱱᱟ ᱡᱮ ᱱᱚᱣᱟ ᱪᱷᱮᱛᱨᱚ ᱨᱮᱦᱚᱸ ᱦᱟᱯ ᱯᱟᱨᱜᱟᱱᱟ ᱢᱮᱱᱟᱜ ᱠᱚᱣᱟ ᱛᱚ ᱩᱱᱤ ᱨᱮᱱ ᱵᱚᱝᱥᱚ ᱠᱚ ᱥᱟᱞᱟᱜ ᱦᱚᱸ ᱟᱹᱰᱤ ᱫᱷᱟᱣ ᱧᱟᱯᱟᱢ ᱦᱩᱭ ᱞᱮᱱᱟ ᱩᱱᱠᱩᱣᱟᱜ ᱠᱟᱹᱢᱤ ᱨᱮ ᱥᱚᱢᱟᱡᱽ ᱯᱨᱚᱛᱤ ᱡᱤᱢᱢᱮᱫᱟᱨᱤ ᱵᱟᱝ ᱧᱮᱞ ᱞᱮᱱᱛᱮ ᱟᱞᱮ ᱟᱹᱛᱩ ᱢᱟᱹᱡᱷᱤ ᱠᱚᱣᱟᱜ ᱱᱚᱣᱟ ᱜᱮ ᱵᱤᱪᱟᱹᱨ ᱦᱩᱭᱱᱟ ᱡᱮ ᱟᱵᱚ ᱠᱚ ᱱᱚᱣᱟ ᱠᱟᱹᱢᱤ ᱛᱚᱨᱟᱣ ᱞᱟᱹᱜᱤᱫ ᱟᱵᱚᱣᱟᱜ ᱱᱚᱣᱟ ᱪᱷᱮᱛᱨᱚ ᱨᱮᱱ ᱦᱟᱯ ᱯᱟᱨᱜᱟᱱᱟ ᱵᱚᱦᱩᱛ ᱡᱟᱹᱨᱩᱲ ᱢᱮᱱᱟᱜᱼᱟ ᱫᱚᱨᱠᱟᱨ ᱢᱮᱱᱟᱜᱼᱟ ᱚᱱᱟᱛᱮ ᱟᱞᱮ ᱥᱚᱨᱵᱚ ᱥᱚᱢᱢᱚᱛᱤ ᱛᱮᱦᱮᱧ ᱱᱩᱭ ᱥᱤᱫᱩ ᱥᱟᱨᱱᱟ ᱴᱩᱰᱩ ᱞᱮ ᱧᱩᱢ ᱦᱟᱞᱟᱝ ᱠᱮᱫᱮᱭᱟ

ᱱᱤᱛᱚᱝ ᱠᱷᱚᱱ ᱱᱚᱣᱟ ᱫᱚ ᱦᱟᱱᱮ ᱪᱟᱞᱤᱥ ᱥᱟᱞ ᱢᱟᱲᱟᱝ ᱡᱮᱢᱚᱱ ᱚᱱᱟ ᱯᱚᱨᱮ ᱠᱷᱚᱱᱟᱜ ᱫᱚ ᱦᱟᱸᱜ ᱯᱟᱨᱜᱟᱱᱟ ᱠᱚ ᱵᱟᱝ ᱠᱚ ᱛᱟᱦᱮᱸ ᱠᱟᱱᱟ ᱦᱟᱯ ᱯᱟᱨᱜᱟᱱᱟ ᱫᱚ ᱟᱫᱚ ᱦᱟᱯ ᱯᱟᱨᱜᱟᱱᱟ ᱫᱚ ᱟᱫᱚ ᱯᱚᱸᱪᱤᱥ ᱥᱟᱞ ᱯᱚᱨᱮ ᱠᱷᱚᱱ ᱫᱚ ᱟᱫᱚ ᱵᱟᱹᱱᱩᱜ ᱠᱚᱣᱟ ᱟᱪᱪᱷᱟ ᱦᱮᱸ ᱦᱟᱯ ᱯᱟᱨᱜᱟᱱᱟ ᱡᱟᱦᱟᱸ ᱵᱚᱸᱜᱟ ᱛᱟᱞᱟᱭᱮᱱᱟᱭ ᱟᱪᱪᱷᱟ ᱩᱱ ᱠᱷᱚᱱ ᱫᱚ ᱟᱨ ᱱᱚᱣᱟ ᱫᱚ ᱠᱷᱟᱹᱞᱤ ᱜᱮ ᱛᱟᱦᱮᱸ ᱞᱮᱱᱟ ᱟᱪᱪᱷᱟ ᱟᱫᱚ ᱱᱚᱣᱟ ᱫᱚ ᱡᱮᱛᱮ ᱠᱚᱛᱮ ᱜᱮ ᱯᱨᱚᱛᱤ ᱢᱟᱹᱡᱷᱤ ᱠᱚ ᱢᱟᱹᱡᱷᱤ ᱠᱚ ᱥᱟᱶᱛᱮ ᱡᱮᱛᱮ ᱜᱮ ᱛᱟᱞᱢᱮᱞ ᱠᱟᱛᱮᱫ ᱱᱚᱣᱟ ᱫᱚ ᱫᱩᱯᱲᱩᱵ ᱜᱚᱴᱟ ᱦᱩᱭᱮᱱᱟ ᱟᱨ ᱱᱚᱣᱟ ᱱᱤᱨᱱᱚᱭ ᱦᱩᱭᱮᱱᱟ ᱟᱵᱚ ᱠᱚᱢ ᱥᱮ ᱠᱚᱢ ᱵᱷᱤᱛᱨᱤ ᱥᱚᱢᱚᱭ ᱵᱷᱤᱛᱤᱨ ᱨᱮ ᱟᱵᱚᱨᱤᱡ ᱦᱟᱯ ᱯᱟᱨᱜᱟᱱᱟ ᱠᱟᱨᱡᱚ ᱵᱟᱦᱚᱠ ᱫᱚᱦᱚᱭᱮ ᱢᱟ ᱪᱚᱞᱚ ᱟᱹᱰᱤ ᱟᱹᱰᱤ ᱥᱟᱨᱦᱟᱣ ᱞᱟᱹᱭ ᱠᱚ ᱠᱟᱱᱟ ᱟᱹᱞᱤᱧᱟᱜ ᱧᱩᱛᱩᱢ ᱫᱮᱵᱮᱱᱫᱨᱚ ᱵᱮᱥᱨᱟ ᱟᱹᱛᱩ ᱢᱟᱱᱠᱤᱰᱤ ᱟᱨ ᱢᱟᱹᱡᱷᱤ ᱦᱚᱯᱚᱱ ᱠᱟᱱᱟᱞᱤᱧ ᱟᱨ ᱥᱚᱨᱠᱟᱨᱤ ᱦᱟᱭ ᱥᱠᱩᱞ ᱢᱟᱥᱴᱟᱨ ᱦᱚᱸ ᱠᱟᱱᱟᱞᱤᱧ ᱟᱨ ᱤᱝᱞᱤᱥ ᱞᱤᱧ ᱯᱟᱲᱦᱟᱣ ᱠᱚᱣᱟ ᱥᱠᱩᱞ ᱨᱮ ᱟᱪᱪᱷᱟ ᱟᱪᱪᱷᱟ ᱞᱟᱹᱭ ᱠᱮᱜᱼᱟ ᱵᱤᱱ ᱛᱮᱦᱮᱧ ᱡᱟᱦᱟᱸ ᱞᱮᱠᱟ ᱦᱟᱯ ᱯᱟᱨᱜᱟᱱᱟ ᱱᱚᱰᱮ ᱪᱚᱭᱮᱱ ᱦᱩᱭᱱᱟ ᱟᱫᱚ ᱱᱟᱣᱟᱭᱤᱡ ᱵᱮᱱᱟᱣ ᱮᱱᱟ ᱟᱫᱚ ᱛᱤᱱᱟᱹᱜ ᱜᱟᱱ ᱜᱚᱨᱚᱵᱽ ᱵᱤᱱ ᱵᱩᱡᱷᱟᱹᱣᱮᱜᱼᱟ ᱜᱚᱨᱚᱵᱽ ᱨᱟᱹᱥᱠᱟᱹ ᱟᱹᱰᱤ ᱜᱮ ᱵᱩᱡᱷᱟᱹᱜ ᱠᱟᱱᱟ ᱢᱮᱱᱠᱷᱟᱱ ᱱᱚᱣᱟ ᱜᱚᱨᱚᱵᱽ ᱨᱟᱹᱥᱠᱟᱹ ᱫᱤᱱ ᱥᱮᱴᱮᱨ ᱞᱟᱹᱜᱤᱫ ᱛᱮ ᱟᱹᱰᱤ ᱜᱟᱱ ᱢᱮᱦᱱᱚᱛ ᱦᱩᱭ ᱠᱟᱱᱟ ᱢᱳᱴᱟᱢᱩᱴᱤ ᱫᱩ ᱦᱟᱡᱟᱨ ᱵᱤᱥ ᱠᱷᱚᱱᱟᱜ ᱯᱚᱨᱤᱥᱨᱚᱢ ᱦᱩᱭ ᱠᱟᱱᱟ ᱟᱨ ᱛᱮᱦᱮᱧ ᱯᱚᱨᱤᱥᱨᱚᱢ ᱨᱮ ᱯᱷᱚᱞ ᱧᱟᱢ ᱮᱱᱟ ᱚᱱᱟᱛᱮ ᱟᱹᱰᱤ ᱠᱩᱥᱤ ᱨᱟᱹᱥᱠᱟᱹ ᱵᱩᱡᱷᱟᱹᱜ ᱠᱟᱱᱟ ᱟᱵᱚᱣᱟᱜ ᱥᱟᱢᱟᱡᱤᱠ ᱵᱮᱵᱚᱥᱛᱷᱟ ᱢᱚᱬᱮ ᱥᱛᱚᱨ ᱨᱮ ᱦᱟᱹᱴᱤᱧ ᱠᱟᱱᱟ ᱟᱹᱛᱩ ᱞᱮᱵᱮᱞ ᱨᱮ ᱟᱹᱛᱩ ᱢᱟᱹᱡᱷᱤ ᱚᱱᱟ ᱯᱚᱨᱮᱛᱮ ᱯᱩᱲᱥᱤ ᱢᱟᱹᱡᱷᱤ ᱚᱱᱟ ᱯᱚᱨᱮ ᱦᱟᱯ ᱯᱟᱨᱜᱟᱱᱟ ᱛᱟᱨᱯᱚᱨᱮ ᱫᱮᱥ ᱯᱟᱨᱜᱟᱱᱟ ᱟᱨ ᱡᱚᱛᱚ ᱠᱷᱚᱱ ᱪᱮᱛᱟᱱ ᱨᱮ ᱟᱵᱚᱣᱟᱜ ᱢᱮᱱᱟᱜᱼᱟ ᱞᱚᱼᱵᱤᱨ ᱱᱚᱜᱼᱚ ᱱᱚᱝᱠᱟ ᱟᱵᱚᱣᱟᱜ ᱥᱤᱥᱴᱮᱢ ᱛᱟᱵᱚᱱ ᱢᱮᱱᱟᱜᱼᱟ ᱛᱳ ᱢᱮᱱᱠᱷᱟᱱ ᱟᱵᱚᱣᱟᱜ ᱱᱚᱣᱟ ᱡᱟᱦᱟᱸ ᱯᱟᱛᱠᱚᱢ ᱫᱤᱥᱚᱢ ᱨᱮ ᱯᱟᱛᱠᱚᱢ ᱫᱤᱥᱚᱢ ᱨᱮ ᱢᱚᱬᱮ ᱜᱚᱴᱟᱝ ᱦᱟᱯ ᱯᱟᱨᱜᱟᱱᱟ ᱪᱷᱮᱛᱨᱚ ᱢᱮᱱᱟᱜᱼᱟ ᱚᱱᱟ ᱢᱩᱫᱽᱨᱮ ᱟᱵᱚᱣᱟᱜ ᱱᱚᱣᱟ ᱪᱟᱢᱫᱟ ᱦᱟᱯ ᱯᱟᱨᱜᱟᱱᱟ ᱦᱚᱸ ᱢᱤᱫᱴᱟᱱ ᱮᱨᱤᱭᱟ ᱠᱟᱱᱟ ᱡᱟᱦᱟᱸ ᱨᱮᱫᱚ ᱯᱚᱸᱭᱛᱨᱤᱥ ᱪᱚᱞᱞᱤᱥ ᱵᱚᱪᱷᱚᱨ ᱠᱷᱚᱱᱟᱜ ᱦᱟᱯ ᱯᱟᱨᱜᱟᱱᱟ ᱢᱮᱱᱛᱮ ᱚᱠᱚᱭ ᱦᱚᱸ ᱵᱟᱝ ᱠᱚ ᱛᱟᱦᱮᱸ ᱠᱟᱱᱟ ᱚᱱᱟᱜᱮ ᱫᱩ ᱦᱟᱡᱟᱨ ᱵᱤᱥ ᱠᱷᱚᱱᱟᱜ ᱠᱩᱨᱩᱢᱩᱴᱩ ᱠᱟᱛᱮᱫ ᱛᱮᱦᱮᱧ ᱮᱠᱟᱣᱩᱱᱴᱤ ᱟᱹᱛᱩ ᱨᱮᱱ ᱢᱟᱹᱡᱷᱤ ᱢᱟᱹᱡᱷᱤ ᱦᱚᱯᱚᱱ ᱠᱚ ᱥᱟᱶᱛᱮ ᱫᱩᱯᱲᱩᱵ ᱠᱟᱛᱮᱫ ᱛᱮᱦᱮᱧ ᱦᱟᱯ ᱯᱟᱨᱜᱟᱱᱟ ᱵᱟᱪᱷᱚᱱ ᱦᱩᱭᱮᱱᱟ

ᱟᱪᱪᱷᱟ ᱟᱪᱪᱷᱟ ᱛᱤᱱᱟᱹᱜ ᱥᱟᱞ ᱠᱷᱚᱱᱟᱜ ᱢᱚᱴᱟᱢᱩᱴᱤ ᱢᱟᱱᱮ ᱜᱤᱫᱽᱨᱟᱹ ᱟᱹᱰᱤ ᱛᱟᱦᱮᱸ ᱥᱟᱞ ᱠᱟᱱᱟ ᱟᱹᱞᱤᱧ ᱢᱚᱱᱮ ᱠᱚᱨ ᱟᱡ ᱩᱱᱤ ᱛᱟᱦᱮᱸ ᱠᱟᱱᱟ ᱩᱱᱤ ᱠᱟᱹᱴᱤᱡ ᱞᱤᱧ ᱩᱭᱦᱟᱹᱨᱮ ᱩᱱᱤ ᱥᱟᱶᱛᱮ ᱠᱟᱹᱴᱤᱡ ᱠᱟᱛᱷᱟ ᱠᱚᱫᱚ ᱵᱟᱹᱞᱤᱧ ᱢᱮᱱ ᱵᱟᱲᱟᱭᱮᱫ ᱛᱟᱦᱮᱱᱟ ᱟᱡ ᱵᱟᱵᱟ ᱥᱟᱶᱛᱮ ᱟᱪᱪᱷᱟ ᱯᱤᱪᱷᱟ ᱴᱷᱮᱸᱜᱟ ᱟᱡ ᱥᱟᱶᱛᱮ ᱞᱤᱧ ᱪᱟᱞᱟᱜ ᱠᱟᱱ ᱜᱮ ᱛᱟᱦᱮᱱᱟ ᱟᱡ ᱤᱧᱟᱹᱜ ᱧᱩᱛᱩᱢ ᱦᱩᱭᱱᱟ ᱫᱩᱵᱽᱨᱟᱡᱽ ᱥᱚᱨᱮᱱ